ᱜᱟᱛᱮ ᱠᱚ ᱛᱮᱦᱮᱧ ᱫᱚ ᱠᱩᱫᱩᱢ ᱟᱠᱟᱨ ᱛᱮ ᱠᱩᱠᱞᱤ ᱨᱮᱭᱟᱜ ᱞᱟᱹᱱᱟᱹᱭ ᱵᱚ ᱪᱮᱫᱚᱜᱼᱟ ᱡᱚᱦᱟᱨ ᱜᱮ ᱤᱧ ᱜᱮ ᱥᱟᱠᱩᱞᱟ ᱥᱚᱨᱮᱱ ᱟᱯᱮ ᱢᱮᱧᱮ ᱟᱯᱮ ᱯᱮ ᱧᱮᱞᱮᱜᱼᱟ ᱥᱟᱱᱛᱟᱞᱤ ᱡᱤᱠᱮ ᱤᱭᱩᱴᱩᱵᱽ ᱪᱮᱱᱮᱞ ᱜᱟᱛᱮ ᱠᱚ ᱟᱯᱮ ᱠᱚᱴᱷᱮᱱ ᱱᱮᱦᱚᱨ ᱛᱟᱦᱮᱱ ᱠᱟᱱᱟ ᱱᱚᱣᱟ ᱪᱮᱱᱮᱞ ᱡᱟᱦᱟᱸᱭ ᱠᱚ ᱵᱟᱯᱮ ᱥᱟᱵᱥᱠᱨᱟᱭᱤᱵᱽ ᱟᱠᱟᱜᱼᱟ ᱥᱟᱵᱥᱠᱨᱟᱭᱤᱵᱽ ᱯᱮ ᱡᱟᱦᱟᱸ ᱪᱮ ᱵᱷᱤᱰᱭᱳᱧ ᱟᱯᱞᱳᱰ ᱠᱮᱫ ᱠᱷᱟᱱ ᱟᱯᱮ ᱴᱷᱮᱱ ᱢᱟᱲᱟᱝ ᱥᱮᱴᱮᱨᱚᱜᱼᱟ ᱟᱨ ᱚᱱᱟ ᱥᱟᱶᱛᱮ ᱵᱮᱞ ᱟᱭᱠᱚᱱ ᱚᱛᱟ ᱦᱚᱸ ᱟᱞᱚ ᱛᱟᱵᱚᱱ ᱯᱮ ᱦᱤᱲᱤᱧᱟ ᱫᱮᱞᱟ ᱛᱚᱵᱮ ᱜᱟᱛᱮ ᱵᱚᱱ ᱮᱦᱚᱵ ᱞᱮᱜᱮ ᱛᱮᱦᱮᱧᱟᱜ ᱠᱩᱫᱩᱢ ᱟᱠᱟᱨ ᱛᱮ ᱠᱩᱠᱞᱤ ᱞᱟᱹᱱᱟᱹᱭ ᱮᱛᱚᱦᱚᱵ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱫᱩᱞᱟᱹᱲ ᱜᱟᱛᱮᱧ ᱦᱚᱵᱚᱨ ᱠᱮᱫᱮ ᱵᱟᱨ ᱛᱤ ᱛᱤᱧ ᱪᱮᱴᱟᱜ ᱠᱮᱫᱮ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱛᱩᱢᱫᱟᱜ ᱨᱩ᱾ ᱫᱚᱥᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱡᱚ ᱫᱚ ᱢᱟᱲᱟᱝ ᱛᱮ ᱚᱰᱚᱠᱚᱜᱼᱟ ᱵᱟᱦᱟ ᱫᱚ ᱛᱟᱭᱚᱢ ᱛᱮ ᱚᱰᱚᱠᱚᱜᱼᱟ᱾ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱜᱤᱫᱽᱨᱟᱹ ᱡᱟᱱᱟᱢ᱾ ᱛᱮᱥᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱲᱟᱜ ᱟᱠᱚ ᱫᱩᱣᱟᱹᱨ ᱟᱠᱚ ᱵᱟᱠᱚ ᱫᱟᱞᱚᱵᱟ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱜᱤᱫᱽᱨᱟᱹ ᱠᱚ ᱮᱱᱮᱡ ᱡᱚᱝ ᱯᱩᱱᱟᱜ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱥᱟᱛᱮ ᱫᱚᱠᱚ ᱴᱩᱭᱟ ᱴᱩᱭ ᱫᱚᱠᱚ ᱥᱟᱛᱮᱭᱟ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱟᱠᱟ ᱵᱟᱫᱽᱲᱟ ᱢᱚᱬᱮ ᱟᱱᱟᱜ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱪᱟᱥ ᱫᱚᱠᱚ ᱪᱟᱥᱟ ᱤᱛᱟᱹ ᱫᱚ ᱵᱟᱠᱚ ᱫᱚᱦᱚᱭᱟ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱟᱹᱣᱲᱤ᱾ ᱛᱩᱨᱩᱭ ᱟᱱᱟᱜ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱚᱛ ᱥᱮᱫ ᱤᱧ ᱴᱩᱴᱤᱭᱟ ᱢᱩ ᱨᱮᱜᱮᱢ ᱵᱟᱡᱟᱣᱜᱼᱟ᱾ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱜᱟᱹᱥᱤᱡ᱾ ᱮᱭᱟᱭ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱵᱟᱞᱟᱭᱟ ᱢᱤᱫ ᱜᱟᱸᱰᱚ ᱨᱮᱠᱤᱱ ᱫᱩᱲᱩᱵ ᱟᱠᱟᱱ ᱵᱟᱹᱠᱤᱱ ᱡᱚᱯᱚᱴᱮᱫ ᱠᱟᱱ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱮᱨᱮᱧ ᱤᱨᱟᱹᱞ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱡᱟᱦᱟᱸ ᱜᱮᱢ ᱮᱢᱟᱭᱟ ᱩᱱᱟᱹᱜ ᱜᱮ ᱡᱚᱢᱟᱭ ᱫᱟᱜ ᱮᱢ ᱮᱢᱟᱭ ᱠᱷᱟᱱ ᱜᱩᱡᱩᱜ ᱟᱭ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱥᱮᱸᱜᱮᱞ ᱟᱨᱮ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱢᱤᱫᱴᱤᱡ ᱵᱩᱰᱷᱤ ᱯᱚᱴᱟ ᱨᱮᱜᱮ ᱰᱟᱴᱟ ᱦᱟᱱᱟᱭ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱟᱛᱨᱚᱢ ᱜᱮᱞ ᱱᱚᱢᱵᱚᱨ ᱵᱟᱝᱢᱟ ᱛᱮᱦᱮᱧᱟᱜ ᱢᱩᱪᱟᱹᱫ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱢᱤᱫᱴᱤᱡ ᱪᱮᱬᱮ ᱪᱩᱯᱤ ᱨᱮᱜᱮ ᱥᱤᱵᱤᱞᱟᱭ ᱱᱚᱣᱟ ᱠᱩᱫᱩᱢ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱯᱷᱤᱠᱟᱹ ᱟᱨ ᱵᱟᱝᱢᱟ ᱵᱤᱲᱤ ᱪᱮ ᱯᱩᱸᱜᱤ ᱦᱚᱸ ᱵᱚ ᱢᱮᱛᱟᱜ ᱠᱟᱱᱟ᱾ ᱵᱷᱤᱰᱤᱭᱳ ᱵᱚᱱ ᱠᱩᱥᱤᱭᱟᱫ ᱠᱷᱟᱱ ᱞᱟᱭᱤᱠ ᱮᱢᱟᱵᱚᱱ, ᱥᱮᱭᱟᱨ ᱮᱢᱟᱵᱚᱱ ᱟᱨ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱥᱟᱱᱟᱭᱮᱫ ᱵᱚᱱ ᱠᱷᱟᱱ ᱪᱮᱱᱮᱞ ᱵᱚᱱ ᱥᱚᱵᱥᱠᱨᱟᱭᱤᱵᱽ ᱢᱟ ᱟᱨ ᱵᱮᱞ ᱟᱭᱠᱚᱱ ᱚᱛᱟ ᱦᱚᱸ ᱟᱞᱚ ᱵᱚᱱ ᱦᱤᱲᱤᱧ ᱢᱟ ᱢᱟ ᱛᱚᱵᱮ ᱜᱟᱛᱮ ᱠᱚ ᱛᱮᱦᱮᱧ ᱫᱚ ᱱᱤᱱᱟᱹᱜ ᱜᱮ ᱡᱚᱦᱟᱨ